ᱱᱚᱜᱼᱚᱭ ᱥᱤᱢ ᱠᱟᱴᱟᱠᱩᱴᱤ ᱪᱟᱞᱟᱜ ᱠᱟᱱᱟ ᱥᱤᱢ ᱠᱟᱴᱟᱠᱩᱴᱤ ᱪᱟᱞᱟᱜ ᱠᱟᱱᱟ ᱱᱚᱜᱼᱚᱭ ᱯᱩᱨᱟ ᱞᱟᱜᱟᱛᱟᱨ ᱱᱤᱛᱚᱜ ᱠᱟᱴᱟᱠᱩᱴᱤ ᱪᱟᱞᱟᱜ ᱠᱟᱱᱟ ᱟᱯᱮ ᱯᱮ ᱧᱮᱞ ᱫᱟᱲᱮ ᱛᱟᱵᱚᱱ ᱠᱟᱱᱟ ᱟᱨ ᱫᱟᱠᱟ ᱦᱚᱸ ᱪᱚᱸᱫᱟᱣ ᱠᱟᱱᱟ ᱟᱨ ᱥᱟᱱᱟᱢ ᱠᱚᱲᱟ ᱠᱚᱜᱮ ᱱᱤᱛᱚᱜ ᱠᱟᱹᱢᱤ ᱨᱮᱠᱚ ᱵᱮᱥᱛᱚ ᱟᱠᱟᱱ ᱛᱟᱞᱮᱭᱟ ᱟᱨ ᱱᱚᱰᱮ ᱫᱚ ᱚᱱᱮ ᱠᱚ ᱢᱮᱱᱟ ᱟᱞᱮ ᱠᱚ ᱵᱟᱞᱮ ᱠᱟᱹᱢᱤ ᱞᱮᱠᱷᱟᱱ ᱚᱠᱚᱭ ᱠᱟᱹᱢᱤᱭᱟ ᱟᱨ ᱥᱮᱨᱮᱧ ᱠᱚ ᱱᱚᱜᱼᱚᱭ ᱪᱟᱞᱟᱜ ᱠᱟᱱᱟ ᱟᱨ ᱱᱚᱜᱼᱚᱭ ᱛᱟᱦᱞᱮ ᱟᱞᱮ ᱠᱚᱣᱟᱜ ᱛᱷᱟᱨ ᱯᱮ ᱧᱮᱞ ᱫᱟᱲᱮ ᱛᱟᱵᱚᱱ ᱠᱟᱱᱟ ᱡᱚᱦᱟᱨ ᱜᱮ ᱥᱟᱱᱟᱢ ᱜᱟᱛᱮ ᱠᱚ ᱛᱮᱦᱮᱧ ᱤᱧ ᱯᱮ ᱧᱮᱞ ᱫᱟᱲᱮᱭᱟᱹᱧ ᱠᱟᱱᱟ ᱛᱮᱦᱮᱧ ᱟᱹᱰᱤ ᱯᱷᱮᱢᱟᱥ ᱡᱟᱭᱜᱟᱧ ᱦᱮᱡ ᱠᱟᱱᱟ ᱡᱟᱦᱟᱸ ᱫᱚᱠᱚ ᱢᱮᱛᱟᱜ ᱠᱟᱱᱟ ᱥᱟᱥᱟᱝ ᱜᱷᱩᱴᱩ ᱡᱩᱫᱤ ᱟᱯᱮ ᱵᱟᱯᱮ ᱧᱮᱞ ᱠᱟᱜ ᱛᱟᱵᱚᱱ ᱠᱷᱟᱡ ᱟᱯᱮ ᱦᱮᱡ ᱞᱟᱜᱟᱜ ᱛᱟᱵᱚᱱ ᱯᱮ ᱥᱟᱥᱟᱝ ᱜᱷᱩᱴᱩ ᱟᱹᱰᱤ ᱵᱮᱥᱴ ᱯᱮ ᱵᱩᱡᱷᱟᱹᱣ ᱛᱟᱵᱚᱱᱟ ᱟᱨ ᱜᱟᱰᱟ ᱟᱲᱮ ᱠᱟᱱᱟ ᱪᱮᱫᱟᱜ ᱥᱮ ᱯᱤᱠᱱᱤᱠ ᱞᱟᱹᱜᱤᱫ ᱫᱚ ᱟᱹᱰᱤ ᱜᱮ ᱢᱚᱡᱽ ᱵᱩᱡᱷᱟᱹᱜ ᱠᱟᱱᱟ ᱯᱤᱠᱱᱤᱠ ᱞᱟᱹᱜᱤᱫ ᱫᱚ ᱪᱮᱫᱟᱜ ᱥᱮ ᱱᱚᱰᱮ ᱫᱟᱜ ᱦᱚᱸ ᱟᱹᱰᱤ ᱱᱟᱯᱟᱭ ᱱᱟᱯᱟᱭ ᱢᱮᱛᱟᱜ ᱢᱮ ᱟᱹᱰᱤ ᱢᱚᱡᱽ ᱫᱟᱜ ᱯᱮ ᱧᱟᱢ ᱫᱟᱲᱮᱭᱟᱜᱼᱟ ᱟᱨ ᱱᱚᱜᱼᱚᱸᱭ ᱱᱚᱰᱮ ᱟᱞᱮᱭᱟᱜ ᱰᱤᱰᱟᱹ ᱞᱮ ᱵᱮᱱᱟᱣ ᱠᱟᱜᱼᱟ ᱯᱤᱠᱱᱤᱠ ᱥᱯᱚᱴ ᱛᱮᱦᱮᱧᱟᱜ ᱟᱨ ᱜᱟᱛᱮ ᱠᱚ ᱛᱮᱦᱮᱧ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱟᱫᱚ ᱱᱚᱣᱟ ᱛᱮᱦᱮᱧ ᱢᱮᱱᱟ ᱚᱠᱟ ᱠᱚᱨᱮ ᱠᱷᱚᱡ ᱱᱚᱣᱟ ᱵᱷᱤᱰᱭᱳ ᱯᱮ ᱧᱮᱞᱮᱫ ᱠᱟᱱ ᱛᱟᱵᱚᱱᱟ ᱟᱯᱮ ᱡᱟᱹᱨᱩᱲ ᱠᱚᱢᱮᱱᱴ ᱨᱮ ᱞᱟᱹᱭ ᱛᱟᱵᱚᱱ ᱯᱮ ᱟᱞᱮ ᱡᱟᱹᱨᱩᱲ ᱵᱟᱲᱟᱭ ᱥᱟᱱᱟᱭᱮᱫ ᱞᱮᱭᱟ ᱟᱯᱮ ᱚᱠᱟ ᱠᱚᱨᱮ ᱠᱷᱚᱡ ᱱᱚᱣᱟ ᱵᱷᱤᱰᱭᱳ ᱯᱮ ᱧᱮᱞᱮᱫ ᱠᱟᱱ ᱛᱟᱵᱚᱱᱟ ᱟᱨ ᱱᱚᱜᱼᱚ ᱱᱚᱰᱮ ᱱᱤᱛᱚᱜ ᱟᱞᱮ ᱫᱟᱠᱟ ᱩᱛᱩ ᱥᱴᱟᱨᱴ ᱦᱩᱭ ᱠᱟᱱᱟ ᱟᱨ ᱡᱤᱞ ᱠᱚ ᱠᱟᱴᱟᱠᱩᱴᱤ ᱦᱩᱭᱩᱜ ᱠᱟᱱᱟ ᱞᱟᱦᱟ ᱨᱮᱫᱚ ᱡᱤᱞ ᱠᱚ ᱠᱟᱴᱟᱠᱩᱴᱤ ᱵᱟᱝ ᱛᱟᱦᱮᱸ ᱠᱟᱱᱟ ᱟᱨ ᱦᱚᱸᱜᱼᱚᱭ ᱜᱟᱹᱰᱤ ᱯᱮ ᱧᱮᱞ ᱫᱟᱲᱮᱭᱟᱞᱮ ᱠᱟᱱᱟ ᱟᱞᱮᱭᱟᱜ ᱜᱟᱹᱰᱤ ᱛᱷᱟᱨ ᱛᱮᱞᱮ ᱦᱮᱡ ᱠᱟᱱᱟ ᱢᱮᱛᱟᱜ ᱢᱮ ᱟᱯᱮ ᱯᱮ ᱧᱮᱞ ᱩᱨᱩᱢ ᱫᱟᱛᱚ ᱱᱚᱣᱟ ᱛᱷᱟᱨ ᱟᱯᱮ ᱱᱚᱣᱟ ᱛᱷᱟᱨ ᱧᱮᱞ ᱩᱨᱩᱢᱮᱫ ᱠᱟᱱᱟ ᱯᱮ ᱯᱟᱥᱮᱡ ᱟᱞᱮ ᱢᱚᱴᱟᱢᱩᱴᱤ ᱯᱟᱸᱪᱴᱤ ᱛᱷᱟᱨ ᱞᱮ ᱟᱹᱜᱩ ᱠᱟᱜᱼᱟ ᱟᱨ ᱚᱱᱟ ᱛᱮᱜᱮ ᱥᱟᱱᱟᱢ ᱦᱚᱲᱞᱮ ᱦᱮᱡ ᱠᱟᱱᱟ ᱛᱚ ᱛᱮᱦᱮᱧ ᱫᱚ ᱟᱭᱢᱟ ᱫᱤᱱ ᱵᱟᱫᱽ ᱨᱮ ᱱᱚᱝᱠᱟᱱ ᱯᱤᱠᱱᱤᱠ ᱥᱯᱚᱴ ᱨᱮ ᱟᱞᱮ ᱵᱟᱞᱮ ᱦᱮᱡ ᱵᱟᱲᱟᱣ ᱠᱟᱱᱟ ᱟᱫᱚ ᱛᱮᱦᱮᱧ ᱟᱞᱮ ᱱᱚᱣᱟ ᱯᱤᱠᱱᱤᱠ ᱡᱟᱭᱜᱟ ᱨᱮᱞᱮ ᱦᱮᱡ ᱠᱟᱛᱮᱫ ᱟᱹᱰᱤ ᱨᱟᱹᱥᱠᱟᱹ ᱵᱩᱡᱷᱟᱹᱜ ᱠᱟᱱᱟ ᱟᱨ ᱟᱨ ᱢᱤᱫᱴᱮᱡ ᱢᱮᱱᱟᱭ ᱛᱟᱞᱮᱭᱟ ᱟᱫᱚ ᱩᱱᱤ ᱫᱚ ᱰᱟᱹᱵᱽᱨᱟᱹᱜ ᱠᱟᱱᱟᱭ ᱩᱱᱤ ᱫᱚ ᱛᱷᱚᱲᱟ ᱜᱟᱱ ᱰᱟᱹᱵᱽᱨᱟᱹᱜ ᱠᱟᱱ ᱛᱟᱞᱮᱭᱟᱭ ᱦᱟᱹᱱᱤ ᱦᱟᱱᱛᱮ ᱨᱮ ᱩᱱᱩᱢ ᱩᱱᱩᱢ ᱛᱮ ᱟᱫᱚ ᱟᱨᱦᱚᱸ ᱢᱤᱫᱴᱮᱡ ᱧᱮᱞ ᱦᱚᱪᱚ ᱯᱮᱭᱟ ᱦᱟᱱᱮ ᱦᱟᱱᱛᱮ ᱨᱮᱫᱚ ᱡᱟᱦᱟᱸ ᱫᱚᱠᱚ ᱱᱚᱣᱟ ᱠᱚ ᱢᱮᱛᱟᱜ ᱠᱟᱱᱟ ᱥᱟᱥᱟᱝ ᱜᱷᱩᱴᱩ ᱛᱚ ᱛᱷᱚᱲᱟ ᱜᱟᱱᱤᱧ ᱞᱟᱹᱭ ᱧᱚᱜ ᱯᱮᱭᱟ ᱟᱨ ᱦᱟᱱᱮ ᱦᱟᱱᱛᱮ ᱠᱷᱚᱱ ᱫᱚ ᱡᱟᱦᱟᱸ ᱫᱚ ᱚᱱᱟ ᱱᱚᱣᱟ ᱥᱤᱨᱟᱹᱢᱯᱩᱨ ᱨᱮ ᱚᱠᱟᱴᱟᱜ ᱥᱤᱨᱟᱹᱢᱯᱩᱨ ᱨᱳᱰ ᱥᱤᱨᱟᱹᱢᱯᱩᱨ ᱨᱳᱰ ᱡᱟᱦᱟᱸ ᱫᱚ ᱚᱱᱟ ᱦᱟᱹᱛᱤ ᱫᱩᱲᱟᱹ ᱥᱮᱫ ᱪᱟᱞᱟᱣᱮᱱ ᱛᱚ ᱚᱱᱟ ᱚᱠᱟᱴᱟᱜ ᱦᱟᱭᱣᱮ ᱨᱳᱰ ᱠᱚ ᱵᱮᱱᱟᱣᱮᱫ ᱠᱟᱱ ᱚᱱᱟᱨᱮ ᱞᱟᱹᱜᱤᱫ ᱜᱤᱛᱤᱞ ᱠᱚᱠᱚ ᱤᱫᱤᱭᱮᱫᱟ ᱯᱮ ᱧᱮᱞ ᱫᱟᱲᱮᱭᱟ ᱛᱟᱵᱚᱱ ᱠᱟᱱᱟ ᱜᱤᱛᱤᱞ ᱫᱷᱤᱨᱤ ᱡᱮ ᱥᱤ ᱯᱤ ᱠᱚ ᱞᱟᱜᱟᱣ ᱠᱟᱜᱼᱟ ᱰᱷᱟᱢᱯᱟᱲ ᱠᱚ ᱞᱟᱜᱟᱣ ᱠᱟᱜᱼᱟ ᱴᱮᱠᱴᱟᱨ ᱢᱮᱱᱟᱜᱼᱟ ᱟᱨ ᱜᱤᱛᱤᱞ ᱠᱚ ᱱᱚᱰᱮ ᱟᱹᱰᱤ ᱢᱚᱡᱽ ᱠᱚ ᱱᱚᱰᱮ ᱠᱚ ᱪᱷᱟᱠᱟᱣ ᱠᱟᱜᱼᱟ ᱠᱚ ᱟᱯᱮ ᱯᱮ ᱧᱮᱞ ᱫᱟᱲᱮᱭᱟ ᱛᱟᱵᱚᱱ ᱠᱟᱱᱟ ᱟᱨ ᱱᱚᱣᱟ ᱥᱩᱨ ᱱᱚᱣᱟ ᱥᱩᱨ ᱨᱮ ᱟᱨᱚ ᱯᱮ ᱧᱮᱞ ᱫᱟᱲᱮᱭᱟ ᱛᱟᱵᱚᱱ ᱠᱟᱱᱟ ᱱᱚᱛᱮ ᱫᱚ ᱢᱮᱱᱟᱜᱼᱟ ᱠᱟᱭᱨᱟ ᱫᱟᱨᱮ ᱟᱨ ᱦᱟᱱᱛᱮ ᱦᱚᱸ ᱟᱹᱰᱤ ᱢᱚᱡᱽ ᱠᱚ ᱪᱟᱥ ᱵᱟᱲᱟᱣ ᱠᱟᱜᱼᱟ ᱠᱟᱭᱨᱟ ᱠᱚ ᱵᱟᱜᱟᱱ ᱠᱟᱜᱼᱟ ᱜᱚᱴᱟ ᱜᱮ ᱱᱚᱣᱟ ᱠᱚᱨᱮ ᱠᱟᱭᱨᱟ ᱵᱟᱜᱟᱱ ᱢᱮᱱᱟᱜᱼᱟ ᱟᱨ ᱟᱨ ᱤᱭᱟᱹ ᱪᱮᱫ ᱠᱚ ᱢᱮᱛᱟᱜ ᱠᱟᱱᱟ ᱛᱩᱲᱤ ᱠᱚᱠᱚ ᱪᱟᱥ ᱠᱟᱜᱼᱟ ᱠᱚ ᱟᱨ ᱱᱚᱣᱟ ᱜᱟᱰᱟ ᱧᱮᱞ ᱛᱟᱵᱚᱱ ᱯᱮ ᱟᱹᱰᱤ ᱜᱮ ᱢᱚᱡᱽ ᱧᱮᱞᱚᱜ ᱠᱟᱱᱟ ᱟᱯᱮ ᱪᱮᱫ ᱞᱮᱠᱟ ᱢᱚᱡᱽ ᱯᱮ ᱧᱮᱞᱮᱫ ᱛᱟᱵᱚᱱᱟ ᱡᱟᱹᱨᱩᱲ ᱜᱮ ᱞᱟᱹᱭ ᱛᱟᱵᱚᱱ ᱯᱮ ᱟᱫᱚ ᱱᱤᱛᱚᱜ ᱫᱚ ᱛᱚᱵᱮ ᱫᱮᱞᱟ ᱱᱚᱛᱮ ᱜᱮᱧ ᱟᱹᱜᱩ ᱥᱩᱨ ᱵᱚᱱᱟ ᱡᱟᱦᱟᱸ ᱫᱚ ᱱᱚᱰᱮ ᱡᱚᱢᱟᱜ ᱛᱮᱭᱟᱨ ᱦᱩᱭᱩᱜ ᱠᱟᱱᱟ ᱱᱤᱛᱚᱜ ᱱᱟᱦᱟᱜ ᱥᱟᱯᱲᱟᱣ ᱦᱩᱭᱩᱜ ᱠᱟᱱᱟ ᱪᱚᱸᱫᱟ ᱦᱩᱭ ᱠᱟᱱᱟ ᱧᱮᱞ ᱛᱟᱵᱚᱱ ᱯᱮ ᱥᱤᱢ ᱠᱟᱴᱟᱠᱩᱴᱤ ᱪᱟᱞᱟᱜ ᱠᱟᱱᱟ ᱟᱫᱚ ᱱᱚᱜᱼᱚᱭ ᱥᱤᱢ ᱠᱟᱴᱟᱠᱩᱴᱤ ᱪᱟᱞᱟᱜ ᱠᱟᱱᱟ ᱥᱤᱢ ᱠᱟᱴᱟᱠᱩᱴᱤ ᱪᱟᱞᱟᱜ ᱠᱟᱱᱟ ᱱᱚᱜᱼᱚᱭ ᱯᱩᱨᱟ ᱞᱟᱜᱟᱛᱟᱨ ᱱᱤᱛᱚᱜ ᱠᱟᱴᱟᱠᱩᱴᱤ ᱪᱟᱞᱟᱜ ᱠᱟᱱᱟ ᱟᱯᱮ ᱯᱮ ᱧᱮᱞ ᱫᱟᱲᱮ ᱛᱟᱵᱚᱱ ᱠᱟᱱᱟ ᱟᱨ ᱫᱟᱠᱟ ᱦᱚᱸ ᱪᱚᱸᱫᱟᱣ ᱠᱟᱱᱟ ᱟᱨ ᱥᱟᱱᱟᱢ ᱠᱚᱲᱟ ᱠᱚᱜᱮ ᱱᱤᱛᱚᱜ ᱠᱟᱹᱢᱤ ᱨᱮᱠᱚ ᱵᱮᱥᱛᱚ ᱟᱠᱟᱱ ᱛᱟᱞᱮᱭᱟ ᱟᱨ ᱱᱚᱰᱮ ᱫᱚ ᱚᱱᱮ ᱠᱚ ᱢᱮᱱᱟ ᱟᱞᱮ ᱠᱚ ᱵᱟᱞᱮ ᱠᱟᱹᱢᱤ ᱞᱮᱠᱷᱟᱱ ᱚᱠᱚᱭ ᱠᱟᱹᱢᱤᱭᱟ ᱟᱨ ᱥᱮᱨᱮᱧ ᱠᱚ ᱱᱚᱜᱼᱚᱭ ᱪᱟᱞᱟᱜ ᱠᱟᱱᱟ ᱟᱨ ᱱᱚᱜᱼᱚᱭ ᱛᱟᱦᱞᱮ ᱟᱞᱮ ᱠᱚᱣᱟᱜ ᱛᱷᱟᱨ ᱯᱮ ᱧᱮᱞ ᱫᱟᱲᱮ ᱛᱟᱵᱚᱱ ᱠᱟᱱᱟ ᱟᱨ ᱢᱚᱴᱟᱢᱩᱴᱤ ᱟᱹᱰᱤ ᱵᱮᱥ ᱪᱟᱞᱟᱜ ᱠᱟᱱᱟ ᱠᱟᱹᱢᱤ ᱠᱚᱫᱚ ᱟᱹᱰᱤ ᱥᱯᱤᱰ ᱜᱮ ᱠᱟᱹᱢᱤ ᱪᱟᱞᱟᱜ ᱠᱟᱱᱟ ᱟᱫᱚ ᱯᱮ ᱧᱮᱞ ᱫᱟᱲᱮ ᱛᱟᱵᱚᱱ ᱠᱟᱱᱟ ᱟᱨ ᱱᱩᱠᱩ ᱟᱞᱮ ᱨᱮᱱ ᱡᱟᱦᱟᱸ ᱫᱚ ᱫᱟᱠᱟ ᱩᱛᱩ ᱠᱚ